ᱥᱟᱱᱟᱢ ᱠᱚ ᱟᱯᱮ ᱡᱚᱛᱚ ᱠᱚ ᱥᱟᱹᱜᱩᱱ ᱫᱟᱨᱟᱢ ᱛᱮᱦᱮᱧᱟᱜ ᱢᱤᱫᱴᱮᱱ ᱱᱟᱣᱟ ᱵᱞᱚᱜ ᱵᱷᱤᱰᱤᱭᱳ ᱨᱮ ᱟᱨ ᱛᱮᱦᱮᱧ ᱫᱚ ᱛᱟᱵᱚ ᱚᱲᱟᱜ ᱠᱚᱨᱮ ᱜᱮ ᱢᱮᱱᱟᱧᱟ ᱧᱮᱞ ᱯᱮ ᱪᱮᱫ ᱠᱚᱧ ᱪᱤᱠᱟᱹᱭᱮᱫᱼᱟ ᱵᱷᱤᱰᱤᱭᱳ ᱮᱛᱚ ᱠᱷᱚᱱ ᱢᱩᱪᱟᱹᱫ ᱫᱷᱟᱹᱵᱤᱡ ᱧᱮᱞ ᱛᱟᱵᱚᱱ ᱯᱮ ᱵᱷᱤᱰᱤᱭᱳ ᱟᱹᱰᱤ ᱤᱱᱴᱟᱨᱮᱥᱴᱤᱝ ᱦᱩᱭ ᱞᱟᱹᱜᱤᱫ ᱩᱫᱚᱜ ᱠᱟᱱᱟ ᱦᱮᱸ ᱥᱮ ᱟᱨ ᱪᱚᱞᱚ ᱵᱷᱤᱰᱤᱭᱳ ᱵᱚᱱ ᱮᱛᱚᱦᱚᱵ ᱞᱮᱜᱮ ᱟᱨ ᱱᱤᱛᱚᱜ ᱫᱚ ᱫᱚᱥᱴᱟ ᱜᱮ ᱵᱟᱡᱟᱜ ᱠᱟᱱᱟ ᱫᱟᱠᱟ ᱠᱚ ᱡᱚᱢ ᱵᱟᱲᱟ ᱠᱟᱛᱮ ᱦᱟᱸᱜ ᱠᱷᱟᱱ ᱮᱴᱟᱜ ᱠᱟᱹᱢᱤ ᱠᱚᱵᱚᱱ ᱠᱟᱹᱢᱤᱭᱟ ᱟᱫᱚ ᱪᱚᱞᱚ ᱟᱜᱮ ᱫᱟᱠᱟᱧ ᱡᱚᱢ ᱵᱟᱲᱟ ᱞᱮᱜᱮ ᱟᱨ ᱵᱟᱹᱦᱩ ᱫᱚ ᱟᱹᱰᱤ ᱦᱚᱨᱚ ᱵᱚᱨᱚ ᱢᱮᱱᱟᱭᱟ ᱫᱟᱠᱟ ᱡᱚᱢᱮᱫ ᱛᱟᱵᱚᱱᱟ ᱟᱨ ᱪᱚᱞᱚ ᱤᱧ ᱦᱚᱸ ᱫᱟᱠᱟᱧ ᱡᱚᱢ ᱞᱮᱜᱮ ᱛᱟᱨᱯᱚᱨᱮ ᱞᱟᱦᱟ ᱥᱮᱱᱟᱜ ᱠᱟᱹᱢᱤ ᱵᱚᱱ ᱠᱟᱹᱢᱤᱭᱟ

ᱚᱱᱟ ᱫᱚ ᱦᱩᱭᱩᱜ ᱠᱟᱱᱟ ᱱᱚᱜᱼᱚᱭ ᱯᱮ ᱧᱮᱞᱮᱜᱼᱟ ᱱᱚᱣᱟ ᱫᱚ ᱦᱩᱭᱩᱜ ᱠᱟᱱᱟ ᱠᱚᱯᱷᱤ ᱢᱟᱞᱦᱟᱱ ᱟᱨ ᱟᱞᱩ ᱞᱮ ᱢᱤᱫᱴᱷᱮᱱ ᱞᱮ ᱩᱛᱩ ᱠᱟᱜᱼᱟ ᱟᱨ ᱱᱚᱜᱼᱚ ᱱᱚᱣᱟ ᱡᱟᱦᱟᱸ ᱯᱮ ᱧᱮᱞᱮᱜᱼᱟ ᱱᱚᱣᱟ ᱫᱚ ᱢᱟᱱᱮ ᱡᱚᱡᱚ ᱟᱨ ᱥᱩᱠᱟᱹ ᱵᱟᱹᱦᱩᱨᱤ ᱫᱟᱠᱟ ᱛᱚ ᱟᱭᱴᱮᱢ ᱫᱚ ᱟᱹᱰᱤ ᱢᱟᱱᱮ ᱡᱚᱵᱚᱨᱫᱚᱥ ᱜᱮᱭᱟ ᱟᱨ ᱡᱟᱦᱟᱱᱟᱜ ᱫᱚ ᱡᱟᱦᱟᱸ ᱞᱮᱠᱟ ᱢᱚᱴᱟᱢᱩᱴᱤ ᱱᱚᱜᱼᱚᱭ ᱡᱮ ᱵᱟᱹᱦᱩ ᱪᱮᱫ ᱮ ᱨᱤᱫ ᱟᱠᱟᱫ ᱠᱚᱣᱟ ᱥᱩᱠᱟᱹ ᱥᱮ ᱪᱮᱫ ᱮ ᱨᱤᱫ ᱠᱟᱫᱟ ᱚᱱᱟ ᱫᱚ ᱟᱹᱰᱤ ᱢᱟᱱᱮ ᱱᱮᱠᱥᱴ ᱞᱮᱵᱮᱞ ᱨᱮᱭᱟᱜ ᱴᱮᱥᱴ ᱵᱩᱡᱩᱜ ᱠᱟᱱᱟ ᱦᱮᱸ ᱥᱮ ᱟᱫᱚ ᱵᱷᱤᱰᱤᱭᱳ ᱛᱟᱵᱚᱱ ᱧᱮᱞ ᱛᱟᱵᱚᱱ ᱯᱮ ᱠᱷᱟᱱ ᱫᱟᱠᱟ ᱡᱚᱢ ᱞᱮᱜᱮ ᱟᱫᱚ

ᱟᱨ ᱱᱤᱛᱚᱜ ᱫᱚ ᱤᱧᱤᱧ ᱫᱟᱞ ᱛᱟᱵᱚᱱ ᱞᱟᱹᱜᱤᱫ ᱧᱮᱞ ᱛᱟᱵᱚᱱ ᱯᱮ ᱪᱮᱫ ᱞᱮᱠᱟᱧ ᱫᱟᱞ ᱫᱟᱲᱮᱭᱟᱜ ᱠᱟᱱᱟ

ᱜᱟᱛᱮ ᱠᱚ ᱯᱷᱟᱭᱱᱟᱞᱤᱧ ᱫᱟᱞ ᱞᱮᱫ ᱛᱟᱵᱚᱱᱟ ᱦᱟᱱᱟ ᱦᱟᱱᱛᱮ ᱟᱹᱰᱤ ᱥᱟᱺᱜᱤᱧ ᱫᱟᱞ ᱞᱮᱫᱼᱟ ᱦᱟᱱᱮ ᱦᱟᱱᱮᱴᱟ ᱥᱟᱺᱜᱤᱧ

ᱛᱚ ᱩᱱᱠᱩ ᱠᱚᱲᱟ ᱠᱚ ᱪᱟᱞᱟᱣ ᱠᱟᱱᱟ ᱩᱱᱠᱩ ᱫᱚᱠᱚ ᱦᱩᱴᱟᱹᱣᱮᱫᱼᱟ ᱟᱨ ᱱᱩᱠᱩ ᱫᱚᱠᱚ ᱦᱩᱴᱟᱹᱣᱮᱫ ᱠᱚᱣᱟ ᱦᱟᱯᱟ ᱠᱚ ᱚᱰᱟᱣ ᱠᱟᱜᱼᱟ ᱧᱮᱞ ᱯᱮ ᱚᱱᱟ ᱦᱟᱯᱟ ᱵᱟᱡᱟᱣ ᱦᱩᱭᱩᱜ ᱛᱟᱠᱚᱣᱟ ᱩᱱᱠᱩ ᱠᱷᱩᱲᱤᱭᱟᱹ ᱠᱚᱠᱚ ᱪᱟᱯᱟᱫᱮᱫ ᱠᱚᱣᱟ ᱥᱮ ᱱᱚᱣᱟ ᱦᱟᱯᱟ ᱵᱟᱡᱟᱣ ᱦᱩᱭᱩᱜ ᱛᱟᱠᱚᱣᱟ ᱡᱩᱫᱤ ᱠᱚ ᱵᱟᱡᱟᱣ ᱫᱟᱲᱮᱭᱟᱜᱼᱟ ᱛᱟᱦᱚᱞᱮ ᱠᱷᱟᱱ ᱜᱮ ᱟᱫᱚ ᱩᱱᱠᱩ ᱠᱚ ᱡᱤᱛᱟᱹᱜᱼᱟ ᱵᱟᱠᱚ ᱦᱩᱴᱟᱹᱣ ᱦᱩᱴᱟᱹᱣ ᱫᱟᱲᱮ ᱠᱚᱣᱟ

ᱫᱚ ᱛᱚ ᱜᱟᱛᱮ ᱠᱚ ᱮᱱᱮᱡ ᱠᱚᱫᱚ ᱱᱚᱝᱠᱟ ᱜᱮ ᱦᱩᱭᱩᱜ ᱠᱟᱱᱟ ᱱᱩᱠᱩ ᱠᱚ ᱮᱱᱮᱡ ᱛᱟᱵᱚᱱᱟ ᱠᱟᱹᱴᱤᱡ ᱠᱟᱹᱴᱤᱡ ᱵᱟᱹᱵᱩ ᱛᱟᱠᱚ ᱠᱚ ᱮᱱᱮᱡᱼᱟ ᱟᱫᱚ ᱤᱧ ᱫᱚ ᱛᱟᱵᱚ ᱚᱲᱟᱜ ᱤᱧ ᱫᱩᱲᱟ ᱩᱱᱠᱩ ᱦᱟᱱᱟ ᱠᱚᱨᱮ ᱮᱱᱮᱡ ᱠᱚ ᱪᱟᱞᱟᱣ ᱠᱟᱱᱟ ᱩᱱᱠᱩ ᱢᱟᱴᱷ ᱠᱚᱨᱮ ᱠᱚ ᱜᱚᱴᱟ ᱠᱚ ᱫᱩᱲᱟ ᱟᱹᱪᱩᱨᱚᱜ ᱠᱟᱱᱟ ᱟᱨ